ᱟᱢᱟᱜ ᱢᱚᱱᱮ ᱫᱚ ᱡᱷᱟᱨᱱᱟ ᱥᱟᱶᱛᱮ ᱞᱤᱸᱡᱤ ᱚᱪᱚᱣᱟᱜ ᱢᱮ ᱵᱟᱦᱟ ᱞᱮᱠᱟ ᱯᱷᱩᱴᱟᱹᱣ ᱚᱪᱚᱣᱟᱜ ᱢᱮ ᱢᱮᱱᱠᱷᱟᱱ ᱵᱟᱹᱲᱤᱡ ᱦᱚᱲ ᱠᱚ ᱥᱟᱶ ᱟᱞᱚᱢ ᱢᱮᱥᱟ ᱚᱪᱚᱣᱟᱜᱼᱟ ᱢᱤᱫ ᱫᱷᱟᱣ ᱢᱮᱥᱟ ᱞᱮᱱᱠᱷᱟᱱ ᱡᱤᱵᱚᱱ ᱨᱮᱱᱟᱜ ᱢᱮᱱᱮᱛ ᱵᱟᱢ ᱯᱟᱱᱛᱮ ᱧᱟᱢ ᱫᱟᱲᱮᱭᱟᱜᱼᱟ ᱢᱤᱫ ᱦᱟᱡᱟᱨ ᱴᱟᱠᱟ ᱨᱮᱱᱟᱜ ᱢᱚᱱᱤ ᱯᱟᱨᱥ ᱵᱟᱝ ᱠᱤᱨᱤᱧ ᱠᱟᱛᱮ ᱢᱤᱫ ᱥᱟᱭ ᱴᱟᱠᱟ ᱨᱮᱱᱟᱜ ᱢᱚᱱᱤ ᱯᱟᱨᱥ ᱠᱤᱨᱤᱧ ᱡᱚᱝ ᱢᱮ ᱟᱨ ᱚᱱᱟ ᱨᱮ ᱟᱨᱮ ᱥᱟᱭ ᱴᱟᱠᱟ ᱫᱚᱦᱚᱭ ᱢᱮ ᱠᱤᱥᱟᱹᱬ ᱦᱚᱲ ᱞᱮᱠᱟ ᱧᱮᱞ ᱚᱪᱚᱜ ᱞᱟᱹᱜᱤᱫ ᱛᱮ ᱟᱞᱚᱢ ᱨᱮᱸᱜᱮᱡᱚᱜᱼᱟ ᱢᱟᱱᱣᱟ ᱫᱚᱠᱚ ᱱᱚᱝᱠᱟᱱᱟ ᱯᱟᱹᱦᱤᱞ ᱛᱮ ᱫᱟᱨᱮ ᱠᱚ ᱢᱟᱜᱟ ᱚᱱᱟᱛᱮ ᱠᱟᱜᱚᱡᱽ ᱠᱚ ᱵᱮᱱᱟᱣᱟ ᱟᱨ ᱤᱱᱟᱹ ᱛᱟᱭᱚᱢ ᱚᱱᱟ ᱠᱟᱜᱚᱡᱽ ᱨᱮᱠᱚ ᱚᱞᱟ ᱥᱮᱵᱷ ᱴᱨᱮᱡᱽ ᱡᱤᱵᱚᱱ ᱨᱮ ᱢᱚᱬᱮ ᱜᱚᱴᱟᱜ ᱥᱟᱹᱨᱤᱭᱟ ᱜᱚᱜᱚ ᱟᱨ ᱵᱟᱵᱟ ᱞᱮᱠᱟ ᱚᱠᱚᱭ ᱦᱚᱸ ᱵᱟᱠᱚ ᱫᱩᱞᱟᱹᱲ ᱢᱮᱭᱟ ᱨᱮᱸᱜᱮᱡ ᱦᱚᱲ ᱥᱟᱶ ᱡᱚᱴᱟᱣ ᱚᱠᱚᱭ ᱦᱚᱸ ᱵᱟᱠᱚ ᱠᱩᱥᱤᱭᱟᱜᱼᱟ ᱢᱟᱹᱱ ᱩᱱᱠᱩ ᱜᱮᱠᱚ ᱧᱟᱢᱟ ᱡᱟᱦᱟᱸᱭ ᱴᱷᱮᱱ ᱴᱟᱠᱟ ᱢᱮᱱᱟᱜᱼᱟ ᱦᱚᱲ ᱜᱩᱱ ᱧᱮᱞ ᱛᱮᱫᱚ ᱵᱟᱝ ᱨᱩᱯ ᱧᱮᱞ ᱛᱮᱠᱚ ᱫᱩᱞᱟᱹᱲᱟ ᱱᱤᱡᱚᱨ ᱦᱚᱲ ᱠᱷᱚᱱ ᱛᱮ ᱢᱟᱨᱟᱝ ᱵᱟᱹᱭᱨᱤ ᱫᱷᱟᱹᱨᱛᱤ ᱨᱮ ᱚᱠᱚᱭ ᱦᱚᱸ ᱵᱟᱹᱱᱩᱜ ᱠᱚᱣᱟ ᱡᱚᱢᱟᱜ ᱨᱮ ᱵᱤᱥ ᱢᱮᱥᱟ ᱦᱟᱜ ᱠᱷᱟᱱ ᱚᱱᱟ ᱨᱮᱱᱟᱝ ᱨᱟᱱ ᱢᱮᱱᱟᱜᱼᱟ ᱪᱤᱠᱤᱛᱥᱟ ᱢᱮᱱᱟᱜᱼᱟ ᱢᱮᱱᱠᱷᱟᱱ ᱚᱠᱚᱭ ᱟᱢᱟᱜ ᱞᱩᱛᱩᱨ ᱨᱮ ᱵᱤᱥ ᱫᱩᱞᱟᱢ ᱠᱷᱟᱱ ᱚᱱᱟ ᱨᱮᱱᱟᱝ ᱪᱮᱫ ᱦᱚᱸ ᱨᱟᱱ ᱵᱟᱹᱱᱩᱜᱼᱟ ᱪᱮ ᱴᱨᱤᱴᱢᱮᱱᱴ ᱦᱚᱸ ᱵᱟᱹᱱᱩᱜᱼᱟ ᱞᱟᱹᱠᱛᱤ ᱠᱷᱚᱱ ᱛᱮ ᱵᱟᱹᱲᱛᱤ ᱚᱠᱚᱭ ᱦᱚᱸ ᱟᱞᱚᱢ ᱯᱟᱹᱛᱭᱟᱹᱣᱟᱭᱟ ᱞᱟᱹᱠᱛᱤ ᱠᱷᱚᱱ ᱛᱮ ᱵᱟᱹᱲᱛᱤ ᱚᱠᱚᱭ ᱦᱚᱸ ᱟᱞᱚᱢ ᱫᱩᱞᱟᱹᱲᱤᱭᱟ ᱞᱟᱹᱠᱛᱤ ᱠᱷᱚᱱ ᱛᱮ ᱵᱟᱹᱲᱛᱤ ᱚᱠᱚᱭ ᱴᱷᱮᱱ ᱟᱥ ᱟᱞᱚᱢ ᱫᱚᱦᱚᱭᱟ ᱪᱮᱫᱟᱜ ᱡᱮ ᱱᱚᱣᱟ ᱵᱟᱹᱲᱛᱤ ᱛᱮᱫ ᱜᱮ ᱢᱤᱫ ᱫᱤᱱᱮ ᱫᱩᱠ ᱦᱚᱪᱚ ᱢᱮᱭᱟ ᱦᱚᱲᱟᱜ ᱫᱩᱠ ᱨᱮ ᱦᱩᱞᱟᱹᱥᱚᱜ ᱦᱚᱲᱟᱜ ᱥᱩᱠ ᱨᱮ ᱥᱤᱠᱤᱲᱚᱜ ᱥᱟᱢᱟᱝ ᱞᱟᱸᱫᱟ ᱯᱟᱹᱪᱷᱞᱟᱹ ᱵᱷᱚᱲ ᱵᱷᱚᱲ ᱟᱸᱡᱚᱢᱟᱭ ᱠᱚᱢ ᱰᱷᱮᱨᱮ ᱨᱚᱲ ᱩᱱᱤ ᱠᱟᱱ ᱛᱟᱢᱟ ᱟᱲᱮ ᱯᱟᱥᱮ ᱦᱚᱲ ᱥᱮᱫᱟᱭ ᱫᱚ ᱚᱲᱟᱜ ᱛᱮ ᱯᱮᱲᱟ ᱠᱚ ᱥᱮᱴᱮᱨ ᱞᱮᱱᱠᱷᱟᱱ ᱥᱟᱠᱟᱢ ᱨᱮᱱᱟᱝ ᱯᱟᱛᱲᱟ ᱯᱷᱩᱲᱩᱜ ᱨᱮ ᱡᱚᱢ ᱠᱚ ᱮᱢᱟ ᱠᱚ ᱠᱟᱱ ᱛᱟᱦᱮᱸ ᱠᱟᱱᱟ ᱚᱱᱟᱛᱮ ᱥᱟᱹᱜᱟᱹᱭ ᱠᱚᱫᱚ ᱛᱟᱦᱮᱸ ᱠᱟᱱᱟ ᱫᱟᱨᱮ ᱥᱟᱠᱟᱢ ᱞᱮᱠᱟ ᱦᱟᱹᱨᱭᱟᱹᱲ ᱜᱮ ᱤᱱᱟᱹ ᱛᱟᱭᱱᱚᱢ ᱵᱷᱟᱥᱟ ᱨᱮᱱᱟᱝ ᱵᱮᱵᱷᱟᱨ ᱮᱦᱚᱵ ᱮᱱᱟ ᱟᱨ ᱥᱟᱹᱜᱟᱹᱭ ᱠᱚᱫᱚ ᱥᱮᱴᱮᱨᱮᱱᱟ ᱦᱟᱥᱟ ᱨᱮ ᱥᱩᱨ ᱥᱩᱯᱩᱨ ᱠᱤᱪᱷᱩ ᱫᱤᱱ ᱵᱟᱫ ᱥᱮᱴᱮᱨᱮᱱᱟ ᱠᱟᱝᱥᱟ ᱯᱤᱛᱚᱞ ᱨᱮᱱᱟᱝ ᱡᱟᱢᱟᱱᱟ ᱡᱟᱦᱟᱸ ᱛᱤᱥ ᱡᱟᱦᱟᱸ ᱛᱤᱥ ᱥᱟᱹᱜᱟᱹᱭ ᱠᱚᱫᱚ ᱡᱷᱟᱠ ᱡᱷᱟᱠ ᱠᱮᱱᱟ ᱠᱟᱝᱥᱟ ᱯᱤᱛᱚᱞ ᱞᱮᱠᱟ ᱟᱨ ᱚᱠᱟ ᱦᱤᱞᱳᱜ ᱠᱷᱚᱱ ᱠᱟᱸᱪ ᱨᱮᱱᱟᱝ ᱛᱷᱟᱹᱨᱤ ᱜᱤᱱᱟᱹ ᱨᱮ ᱡᱚᱢ ᱠᱚ ᱮᱦᱚᱵ ᱠᱮᱜᱼᱟ ᱤᱱᱟᱹ ᱦᱤᱞᱳᱜ ᱠᱷᱚᱱ ᱜᱮ ᱥᱟᱹᱜᱟᱹᱭ ᱠᱚᱫᱚ ᱱᱟᱥᱮ ᱴᱷᱚᱠᱚᱨ ᱛᱮᱜᱮ ᱨᱟᱹᱯᱩᱫ ᱮᱦᱚᱵ ᱮᱱᱟ ᱟᱨ ᱱᱤᱛᱚᱜ ᱢᱟ ᱮᱠᱷᱮᱱ ᱠᱟᱜᱚᱡᱽ ᱟᱨ ᱥᱚᱞ ᱨᱮᱱᱟᱝ ᱯᱷᱩᱲᱩᱜ ᱯᱟᱛᱲᱟ ᱵᱮᱵᱷᱟᱨᱚᱜ ᱠᱟᱱᱟ ᱥᱟᱹᱜᱟᱹᱭ ᱠᱚᱫᱚ ᱡᱟᱥᱴ ᱤᱭᱩᱡ ᱮᱱᱰ ᱛᱷᱨᱳ ᱢᱮᱛᱟ ᱵᱮᱵᱷᱟᱨ ᱥᱟᱹᱛ ᱟᱠᱟᱱᱟ ᱱᱤᱛᱚᱜ ᱫᱚ ᱪᱟᱯᱟᱫ ᱜᱤᱰᱤ ᱠᱟᱜ ᱜᱮ ᱟᱢ ᱡᱩᱫᱤᱢ ᱱᱟᱯᱟᱭ ᱜᱮᱭᱟ ᱚᱱᱟ ᱨᱮᱱᱟᱝ ᱯᱨᱚᱢᱟᱬ ᱮᱢ ᱵᱟᱭ ᱡᱟᱹᱨᱩᱲᱟ ᱛᱷᱤᱨ ᱟᱠᱟ ᱛᱟᱦᱮᱱ ᱢᱮ ᱚᱠᱛᱮ ᱜᱮ ᱚᱱᱟ ᱨᱮᱱᱟᱝ ᱡᱚᱵᱟᱵ ᱮ ᱮᱢ ᱦᱚᱴᱚ ᱠᱟᱜᱼᱟ ᱡᱤᱵᱚᱱ ᱨᱮ ᱛᱤᱱ ᱵᱷᱳᱨᱮᱢ ᱡᱤᱛᱠᱟᱹᱨᱚᱜ ᱠᱟᱱᱟ ᱛᱤ ᱛᱷᱟᱭᱚ ᱨᱮᱱᱟᱝ ᱚᱵᱷᱟᱵ ᱵᱟᱭ ᱦᱩᱭᱩᱜᱼᱟ ᱟᱨ ᱡᱚᱠᱷᱚᱱᱮᱢ ᱦᱮᱨᱟᱜ ᱠᱟᱱᱟ ᱥᱟᱵ ᱫᱟᱲᱮ ᱞᱟᱹᱜᱤᱫ ᱢᱤᱫᱴᱟᱝ ᱦᱚᱛᱤ ᱵᱟᱢ ᱯᱟᱱᱛᱮ ᱧᱟᱢᱟ ᱡᱤᱵᱚᱱ ᱨᱮ ᱡᱚᱛᱚ ᱠᱷᱚᱱ ᱥᱟᱥᱛᱟ ᱡᱤᱱᱤᱥ ᱫᱚ ᱟᱰᱵᱷᱟᱭᱤᱥ ᱢᱤᱫ ᱦᱚᱲ ᱴᱷᱮᱱ ᱠᱷᱚᱱᱮᱢ ᱠᱷᱚᱡᱚᱜ ᱠᱷᱟᱱ ᱜᱮᱞ ᱦᱚᱲ ᱠᱚ ᱮᱢᱟᱢᱟ ᱟᱨ ᱡᱚᱛᱚ ᱠᱷᱚᱱ ᱫᱟᱢᱟᱱ ᱫᱚ ᱜᱚᱲᱚ ᱥᱚᱦᱚᱫ ᱜᱮᱞ ᱦᱚᱲ ᱴᱷᱮᱱᱮᱢ ᱠᱷᱚᱡᱚᱜᱼᱟ ᱢᱮᱱᱠᱷᱟᱱ ᱢᱤᱫ ᱦᱚᱲ ᱴᱷᱮᱱ ᱦᱚᱸ ᱵᱟᱢ ᱧᱟᱢᱟ ᱢᱟᱱᱣᱟ ᱫᱷᱚᱨᱚᱢ ᱜᱟᱲ ᱛᱤᱱᱟᱹᱜ ᱱᱟᱯᱟᱭ ᱠᱚ ᱥᱟᱡᱟᱣ ᱫᱚᱦᱚᱭᱮᱫᱼᱟ ᱡᱩᱫᱤ ᱟᱯᱱᱟᱨᱟᱜ ᱢᱚᱱᱮ ᱦᱚᱸ ᱤᱱᱟᱹᱜ ᱱᱟᱯᱟᱭ ᱠᱚ ᱥᱟᱡᱟᱣᱟ ᱮᱱᱠᱷᱟᱱ ᱫᱷᱟᱹᱨᱛᱤ ᱨᱮ ᱛᱤᱥ ᱦᱚᱸ ᱫᱷᱚᱨᱚᱢ ᱫᱷᱚᱨᱚᱢ ᱨᱮ ᱞᱟᱹᱲᱦᱟᱹᱭ ᱵᱟᱭ ᱦᱩᱭᱩᱜᱼᱟ ᱵᱟᱨᱭᱟ ᱵᱚᱦᱚᱜ ᱟᱱ ᱵᱤᱧ ᱫᱚ ᱵᱟᱹᱱᱩᱜ ᱠᱚᱣᱟ ᱢᱮᱱᱠᱷᱟᱱ ᱛᱟᱭᱱᱚᱢ ᱨᱮ ᱵᱷᱟᱫᱮᱥ ᱟᱨ ᱥᱟᱢᱟᱝ ᱨᱮ ᱥᱟᱨᱦᱟᱣ ᱵᱟᱨ ᱵᱚᱦᱚᱜ ᱦᱚᱲ ᱠᱚᱣᱟᱜ ᱚᱵᱷᱟᱵ ᱵᱟᱹᱱᱩᱜᱼᱟ ᱫᱩᱞᱟᱹᱲ ᱫᱚ ᱢᱮᱫ ᱫᱟᱜ ᱞᱮᱠᱟ ᱡᱟᱦᱟᱸ ᱡᱮ ᱢᱤᱫ ᱫᱷᱟᱣ ᱧᱩᱨ ᱞᱮᱱᱠᱷᱟᱱ ᱵᱟᱝ ᱦᱟᱹᱨ ᱨᱟᱠᱟᱵᱚᱜᱼᱟ ᱴᱷᱤᱠ ᱚᱱᱠᱟ ᱞᱮᱠᱟ ᱡᱟᱦᱟᱸᱭ ᱢᱤᱫ ᱫᱷᱟᱣ ᱫᱩᱞᱟᱹᱲ ᱠᱮᱫᱮ ᱠᱷᱟᱱ ᱛᱤᱥ ᱦᱚᱸ ᱟᱞᱚᱢ ᱦᱤᱲᱤᱧᱮᱭᱟ ᱡᱤᱵᱚᱱ ᱨᱮ ᱢᱚᱬᱮ ᱜᱚᱴᱟᱝ ᱵᱤᱥᱚᱭ ᱟᱞᱚᱢ ᱨᱟᱹᱯᱩᱫᱟ ᱯᱟᱹᱛᱭᱟᱹᱣ ᱵᱷᱚᱨᱥᱟ ᱢᱚᱱᱮ ᱚᱱᱛᱚᱨ ᱟᱨ ᱜᱚᱜ ᱫᱚᱦᱚ ᱠᱟᱛᱷᱟ ᱪᱮᱫᱟᱜ ᱡᱮ ᱱᱚᱣᱟ ᱠᱚ ᱡᱚᱠᱷᱚᱱ ᱨᱟᱹᱯᱩᱫᱚᱜᱼᱟ ᱥᱟᱲᱮ ᱢᱟ ᱵᱟᱭ ᱥᱟᱲᱮᱭᱟ ᱢᱮᱱᱠᱷᱟᱱ ᱟᱹᱰᱤ ᱩᱛᱟᱹᱨ ᱦᱟᱹᱥᱩ ᱟᱨ ᱠᱚᱥᱴᱚ ᱵᱩᱡᱷᱟᱹᱜᱼᱟ ᱡᱚᱛᱚ ᱜᱮᱠᱚ ᱢᱮᱛᱟᱢᱟ ᱱᱟᱯᱟᱭ ᱨᱮ ᱛᱟᱦᱮᱱ ᱢᱮ ᱢᱮᱱᱠᱷᱟᱱ ᱚᱠᱚᱭ ᱦᱚᱸ ᱦᱮᱡ ᱠᱟᱛᱮ ᱵᱟᱝ ᱠᱚ ᱢᱮᱛᱟᱢᱟ ᱟᱢ ᱱᱟᱯᱟᱭ ᱨᱮ ᱛᱟᱦᱮᱱ ᱫᱚ ᱤᱧᱟᱹᱜ ᱦᱤᱨᱞᱟᱹ ᱠᱟᱱᱟ ᱚᱠᱚᱭ ᱴᱷᱮᱱ ᱮᱢ ᱵᱷᱚᱨᱥᱟ ᱟᱠᱟᱱᱟ ᱢᱟᱱᱣᱟ ᱪᱮᱛᱟᱱ ᱨᱮ ᱩᱱᱤ ᱢᱟ ᱠᱟᱹᱨᱤ ᱱᱟᱹᱜᱤ ᱠᱷᱚᱱ ᱦᱚᱸ ᱵᱚᱛᱚᱨᱟᱱ ᱜᱮᱭᱟ ᱵᱤᱧ ᱫᱚᱭ ᱥᱚᱜᱟᱜ ᱢᱮᱭᱟ ᱟᱯᱱᱟᱨᱟᱜ ᱨᱩᱠᱷᱤᱭᱟᱹ ᱞᱟᱹᱜᱤᱫ ᱟᱨ ᱢᱟᱱᱣᱟ ᱫᱚᱭ ᱥᱚᱜᱟᱜᱼᱟ ᱟᱡ ᱜᱮ ᱦᱩᱞᱟᱹᱥᱚᱜ ᱞᱟᱹᱜᱤᱫ ᱟᱯᱱᱟᱨᱟᱜ ᱥᱟᱱᱟ ᱯᱩᱨᱟᱹᱣ ᱞᱟᱹᱜᱤᱫ ᱵᱟᱯᱞᱟ ᱠᱷᱟᱱᱮᱢ ᱨᱮᱸᱜᱮᱡ ᱚᱲᱟᱜ ᱦᱚᱯᱚᱱ ᱮᱨᱟ ᱥᱟᱶᱜᱮ ᱵᱟᱯᱞᱟᱜ ᱢᱮ ᱴᱟᱠᱟ ᱥᱮ ᱡᱚᱢ ᱫᱟᱠᱟ ᱵᱟᱢ ᱧᱟᱢᱟ ᱢᱮᱱᱠᱷᱟᱱ ᱥᱟᱹᱨᱤᱛᱮ ᱢᱤᱫ ᱵᱷᱟᱜᱮ ᱡᱤᱵᱚᱱ ᱡᱩᱨᱤᱢ ᱧᱟᱢ ᱡᱚᱝᱟ ᱡᱤᱵᱚᱱ ᱨᱮᱱᱟᱝ ᱛᱟᱲᱟᱢ ᱰᱟᱦᱟᱨ ᱨᱮ ᱟᱹᱰᱤ ᱦᱚᱲ ᱠᱚ ᱥᱟᱥᱮᱛ ᱢᱮᱭᱟ ᱟᱹᱰᱤ ᱦᱚᱲ ᱠᱚ ᱵᱮᱭᱢᱟᱱᱤᱭᱟ ᱟᱹᱰᱤ ᱦᱚᱲ ᱠᱚ ᱵᱮᱯᱟᱹᱛᱭᱟᱹᱨᱚᱜᱼᱟ ᱟᱹᱰᱤ ᱦᱚᱲ ᱫᱩᱞᱟᱹᱲ ᱧᱩᱛᱩᱢ ᱛᱮᱠᱚ ᱟᱠᱴᱤᱝᱟ ᱡᱚᱴᱟᱣ ᱨᱮᱱᱟᱝ ᱫᱟᱣ ᱤᱫᱤ ᱠᱟᱛᱮ ᱟᱢ ᱠᱚ ᱵᱮᱵᱷᱟᱨ ᱢᱮᱭᱟ ᱢᱮᱱᱠᱷᱟᱱ ᱡᱤᱵᱚᱱ ᱨᱮ ᱱᱚᱣᱟ ᱠᱚ ᱡᱚᱛᱚ ᱤᱜᱱᱳᱨ ᱠᱟᱛᱮ ᱞᱟᱦᱟ ᱤᱫᱤᱜ ᱢᱮ ᱟᱨ ᱧᱮᱞ ᱢᱮ ᱡᱚᱛᱚ ᱜᱮ ᱟᱢ ᱛᱟᱭᱱᱚᱢ ᱨᱮᱠᱚ ᱵᱷᱤᱸᱫᱟᱹᱲ ᱠᱚᱜᱼᱟ ᱩᱱᱤ ᱪᱮᱛᱟᱱ ᱨᱮ ᱵᱷᱚᱨᱥᱟ ᱫᱚᱦᱚᱭ ᱢᱮ ᱡᱟᱦᱟᱸᱭ ᱟᱢᱟᱜ ᱯᱮᱭᱟ ᱵᱤᱥᱚᱭ ᱵᱩᱡᱷᱟᱹᱣᱮᱫ ᱦᱩᱞᱟᱹᱥ ᱛᱟᱭᱱᱚᱢ ᱨᱮ ᱫᱟᱱᱟᱜ ᱟᱠᱟᱱ ᱫᱩᱠ ᱮᱜᱮᱨ ᱛᱟᱭᱱᱚᱢ ᱨᱮ ᱩᱠᱩ ᱟᱠᱟᱱ ᱫᱩᱞᱟᱹᱲ ᱟᱨ ᱛᱷᱤᱨ ᱠᱚᱜ ᱛᱟᱭᱱᱚᱢ ᱨᱮᱱᱟᱝ ᱠᱟᱨᱚᱱ ᱛᱚᱞ ᱟᱨ ᱵᱷᱤᱛ ᱵᱟᱱᱟᱨ ᱜᱮ ᱵᱟᱹᱞᱤ ᱥᱤᱢᱮᱱᱴ ᱫᱷᱤᱨᱤ ᱟᱨ ᱨᱚᱲ ᱛᱮ ᱵᱮᱱᱟᱣ ᱟᱠᱟᱱᱟ ᱢᱮᱱᱠᱷᱟᱱ ᱛᱚᱞ ᱫᱚ ᱦᱚᱲᱮ ᱡᱚᱲᱟᱣ ᱠᱚᱣᱟ ᱟᱨ ᱵᱷᱤᱛ ᱫᱚ ᱦᱚᱲ ᱠᱚᱭ ᱵᱷᱮᱜᱟᱨ ᱠᱚᱣᱟ ᱚᱱᱟᱛᱮ ᱵᱷᱟᱜᱮᱭᱟᱜ ᱜᱮ ᱡᱚᱛᱚ ᱚᱠᱛᱮ ᱟᱢᱛᱮ ᱵᱟᱪᱷᱟᱣ ᱡᱚᱝ ᱢᱮ ᱚᱠᱚᱭ ᱡᱩᱫᱤ ᱫᱷᱤᱨᱤ ᱛᱮ ᱛᱤᱧᱮᱫ ᱢᱮᱭᱟ ᱟᱞᱚᱢ ᱫᱟᱹᱨᱩᱲ ᱦᱟᱞᱟᱣᱮᱭᱟ ᱚᱱᱟ ᱫᱷᱤᱨᱤ ᱠᱚ ᱡᱚᱛᱚ ᱦᱟᱞᱟᱝ ᱪᱟᱣᱨᱟ ᱠᱟᱛᱮ ᱫᱟᱞᱟᱱ ᱛᱮᱭᱟᱨ ᱢᱮ ᱴᱮᱱᱥᱚᱱ ᱨᱮᱢᱟ ᱩᱱᱠᱩ ᱜᱮᱠᱚ ᱛᱟᱦᱮᱱᱟ ᱡᱟᱦᱟᱸᱭ ᱱᱤᱡᱚᱨᱟᱜ ᱠᱟᱛᱷᱟ ᱵᱟᱹᱜᱤ ᱠᱟᱛᱮ ᱮᱴᱟᱜ ᱦᱚᱲᱟᱜ ᱠᱟᱛᱷᱟ ᱠᱚ ᱩᱭᱦᱟᱹᱨᱟ ᱱᱚᱣᱟ ᱠᱚ ᱠᱟᱛᱷᱟ ᱛᱮ ᱡᱩᱫᱤ ᱟᱯᱮᱭᱟᱜ ᱢᱚᱱᱮ ᱱᱟᱥᱮ ᱦᱚᱸ ᱛᱟᱨᱠᱚ ᱟᱠᱟᱱ ᱮᱱᱠᱷᱟᱱ ᱞᱟᱭᱤᱠ ᱠᱚᱢᱮᱱᱴ ᱥᱟᱶ ᱥᱮᱭᱟᱨ ᱠᱟᱛᱮ ᱟᱯᱮᱨᱮᱱ ᱜᱟᱛᱮ ᱯᱮᱲᱟ ᱠᱚ ᱧᱮᱞ ᱨᱮᱱᱟᱜ ᱫᱟᱣ ᱛᱮᱭᱟᱨ ᱟᱠᱚᱯᱮ ᱟᱨ ᱪᱮᱱᱮᱞ ᱥᱟᱵᱥᱠᱨᱟᱭᱤᱵ ᱠᱟᱛᱮ ᱵᱮᱞ ᱵᱚᱴᱚᱢ ᱡᱮᱴᱮᱫ ᱛᱟᱨᱟᱭ ᱯᱮ ᱡᱮᱢᱚᱱ ᱱᱟᱣᱟ ᱵᱷᱤᱰᱤᱭᱳ ᱨᱮᱱᱟᱜ ᱱᱳᱴᱤᱯᱷᱤᱠᱮᱥᱚᱱ ᱞᱟᱦᱟ ᱛᱮᱯᱮ ᱧᱟᱢ ᱛᱟᱺᱜᱤ ᱛᱟᱲᱟ ᱨᱮ ᱛᱟᱦᱮᱱ ᱯᱮ ᱟᱨ ᱠᱤᱪᱷᱩ ᱵᱷᱟᱜᱮ ᱠᱟᱛᱷᱟ ᱥᱟᱶᱛᱮ ᱵᱚᱱ ᱧᱟᱯᱟᱢᱟ ᱟᱨ ᱢᱤᱫ ᱱᱟᱣᱟ ᱵᱷᱤᱰᱤᱭᱳ ᱨᱮ ᱡᱚᱦᱟᱨ ᱜᱮ